ᱡᱚᱦᱟᱨ ᱜᱮ ᱥᱟᱱᱟᱢ ᱠᱚ ᱟᱹᱫᱤᱵᱟᱹᱥᱤ ᱱᱟᱣᱟ ᱦᱩᱫᱤᱥ ᱨᱮ ᱛᱮᱦᱮᱧ ᱫᱚᱧ ᱥᱮᱴᱮᱨ ᱟᱠᱟᱱ ᱵᱟᱸᱠᱟ ᱡᱮᱞᱟ ᱢᱟᱫᱟᱨ ᱯᱚᱨᱵᱚᱛ ᱨᱮ ᱱᱚᱰᱮ ᱜᱮ ᱢᱟᱹᱡᱷᱤ ᱛᱷᱟᱱ ᱨᱮᱱᱟᱜ ᱟᱹᱰᱤ ᱵᱟᱹᱲᱦᱤᱭᱟᱹ ᱠᱚ ᱵᱮᱱᱟᱣ ᱧᱟᱢ ᱠᱟᱫᱟ ᱚᱱᱟ ᱠᱚᱜᱮ ᱠᱩᱪ ᱱᱚᱰᱮᱱ ᱠᱚ ᱠᱟᱨᱤᱠᱟᱨᱛᱟ ᱠᱩᱞᱤ ᱠᱚᱣᱟ ᱱᱤᱭᱟᱹ ᱢᱟᱫᱟᱨ ᱯᱚᱨᱵᱚᱛ ᱨᱮ ᱪᱮᱠᱟ ᱞᱮᱠᱟᱛᱮ ᱮᱱᱦᱚᱸ ᱢᱤᱫᱴᱮᱱ ᱱᱟᱥᱮᱭᱟᱜ ᱡᱟᱭᱜᱟ ᱵᱚᱱ ᱧᱟᱢ ᱠᱟᱫᱟ ᱟᱵᱚᱣᱟᱜ ᱢᱟᱹᱡᱷᱤ ᱛᱷᱟᱱ ᱨᱮᱱᱟᱜ ᱚᱱᱟ ᱠᱚᱜᱮ ᱢᱤᱫ ᱫᱷᱟᱣ ᱵᱚᱱ ᱜᱟᱯᱟᱞᱢᱟᱨᱟᱣᱟ ᱱᱚᱰᱮᱱ ᱠᱚ ᱠᱚᱢᱤᱴᱤ ᱥᱚᱸᱜᱮ ᱥᱚᱛᱚᱡᱩᱜᱽ ᱛᱨᱮᱛᱟ ᱡᱩᱜᱽ ᱫᱟᱯᱚᱨ ᱡᱩᱜᱽ ᱱᱤᱭᱟᱹ ᱡᱩᱜᱽ ᱡᱩᱜᱽ ᱞᱟᱦᱟᱨᱮ ᱥᱩᱢᱩᱫᱨ ᱢᱚᱱᱛᱷᱚᱱ ᱦᱩᱭ ᱞᱮᱱᱟ ᱥᱮ ᱢᱚᱱᱛᱷᱚᱱ ᱫᱟᱨᱟ ᱛᱮᱜᱮ ᱥᱚᱢᱟᱡᱽ ᱨᱮᱱᱟᱜ ᱡᱚᱛᱚ ᱠᱤᱪᱷᱩ ᱥᱨᱤᱥᱴᱤ ᱦᱩᱭᱟ ᱦᱮᱸ ᱟᱵᱚ ᱥᱟᱱᱛᱟᱲ ᱥᱚᱢᱟᱡᱽ ᱟᱹᱫᱤᱵᱟᱹᱥᱤ ᱫᱚ ᱤᱱᱟᱹ ᱛᱮᱜᱮ ᱵᱚᱱ ᱢᱮᱛᱟ ᱵᱚᱱᱟ ᱟᱹᱫ ᱨᱮᱱ ᱠᱟᱱᱟ ᱵᱚᱱ ᱟᱹᱫ ᱨᱮᱱ ᱠᱟᱱᱟ ᱵᱚᱱ ᱱᱤᱭᱟᱹ ᱞᱟᱹᱜᱤᱫ ᱛᱮ ᱡᱮ ᱟᱵᱚ ᱯᱮᱭᱟ ᱡᱩᱜᱽ ᱡᱮ ᱯᱟᱨᱚᱢ ᱟᱠᱟᱱ ᱱᱤᱭᱟᱹ ᱯᱮᱭᱟ ᱡᱩᱜᱽ ᱡᱩᱜᱽ ᱠᱷᱚᱱ ᱢᱮᱱᱟᱜ ᱵᱚᱱᱟ ᱚᱱᱟ ᱛᱮᱜᱮ ᱟᱹᱫᱤᱵᱟᱹᱥᱤ ᱵᱮᱠᱠᱷᱟ ᱫᱚᱵᱚᱱ ᱧᱟᱢ ᱟᱠᱟᱫᱟ ᱛᱟᱭ ᱠᱟᱨᱚᱱ ᱛᱮ ᱟᱞᱮ ᱞᱮ ᱢᱮᱱᱟ ᱡᱮ ᱱᱤᱭᱟᱹ ᱫᱚ ᱢᱟᱹᱡᱷᱤ ᱛᱷᱟᱱ ᱨᱮᱱᱟᱜ ᱢᱟᱦᱟ ᱢᱟᱹᱡᱷᱤ ᱛᱷᱟᱱ ᱠᱟᱱᱟ ᱡᱮᱴᱟ ᱥᱨᱤᱥᱴᱤ ᱱᱚᱰᱮ ᱠᱷᱚᱱ ᱜᱮ ᱢᱟᱹᱡᱷᱤ ᱛᱷᱟᱱ ᱨᱮᱱᱟᱜ ᱚᱱᱟᱛᱮ ᱢᱟᱱᱫᱟᱨ ᱯᱚᱨᱵᱚᱛ ᱫᱚ ᱵᱟᱲᱟᱭᱚᱜ ᱠᱟᱱᱟ ᱡᱮ ᱯᱳᱨᱟᱱᱤᱠ ᱠᱟᱛᱷᱟ ᱞᱮᱠᱟᱛᱮ ᱡᱮ ᱥᱚᱢᱩᱫᱨᱚ ᱢᱚᱱᱛᱷᱚᱱ ᱨᱮ ᱵᱮᱵᱚᱦᱟᱨ ᱞᱮᱱᱟ ᱵᱮᱵᱚᱦᱟᱨ ᱞᱮᱱᱟ ᱴᱷᱤᱠ ᱜᱮᱭᱟ ᱟᱹᱰᱤ ᱨᱟᱹᱥᱠᱟᱹ ᱠᱟᱛᱷᱟ ᱡᱚ ᱚᱱᱟ ᱵᱷᱤᱛᱨᱤ ᱨᱮ ᱟᱹᱰᱤ ᱱᱟᱯᱟᱭ ᱡᱮ ᱚᱱᱟ ᱠᱷᱩᱱᱴᱤ ᱞᱮᱠᱟ ᱚᱱᱟ ᱜᱚᱢᱠᱮ ᱪᱮᱫ ᱠᱟᱱᱟ ᱟᱞᱮ ᱥᱮᱫ ᱚᱱᱠᱟ ᱵᱟᱹᱱᱩᱜᱼᱟ ᱚᱱᱟ ᱫᱚ ᱦᱩᱭᱩᱜ ᱠᱟᱱᱟ ᱟᱵᱚᱣᱟᱜ ᱢᱤᱫᱴᱮᱡ ᱢᱟᱹᱡᱷᱤ ᱛᱷᱟᱱ ᱨᱮᱱᱟᱜ ᱯᱟᱦᱪᱟᱱ ᱠᱟᱱᱟ ᱢᱤᱫᱴᱮᱡ ᱯᱨᱚᱛᱤᱠ ᱪᱤᱱᱦᱚ ᱨᱩᱯ ᱛᱮ ᱡᱮᱴᱤ ᱟᱵᱚ ᱢᱟᱨᱟᱝ ᱵᱩᱨᱩ ᱵᱚᱱ ᱢᱮᱛᱟ ᱟᱹᱠᱤᱱ ᱠᱟᱱᱟ ᱦᱮᱸ ᱢᱟᱨᱟᱝ ᱵᱩᱨᱩ ᱨᱮᱱᱟᱜ ᱵᱮᱠᱠᱷᱟ ᱞᱮᱠᱷᱟᱡ ᱫᱚ ᱱᱤᱝᱠᱟ ᱛᱮ ᱧᱟᱢᱚᱜ ᱠᱟᱱᱟ ᱱᱤᱛᱚᱝ ᱟᱜ ᱯᱨᱚᱪᱚᱞᱤᱛᱚ ᱠᱟᱛᱷᱟ ᱦᱤᱥᱟᱹᱵ ᱛᱮ ᱧᱟᱢᱚᱜ ᱠᱟᱱᱟ ᱡᱮ ᱦᱚᱪᱪᱷᱮ ᱢᱟᱨᱟᱝ ᱵᱩᱨᱩ ᱢᱟᱱᱮ ᱫᱚ ᱟᱵᱚ ᱨᱮᱱ ᱢᱟᱦᱟᱫᱮᱵ ᱟᱨ ᱯᱟᱨᱵᱚᱛᱤ ᱡᱮᱴᱟ ᱟᱵᱚ ᱵᱚᱱ ᱢᱮᱛᱟ ᱠᱚ ᱠᱟᱱᱟ ᱦᱤᱨᱞᱟᱹ ᱢᱟᱨᱟᱝ ᱵᱩᱨᱩ ᱦᱮᱸ᱾ ᱴᱷᱤᱠ ᱜᱮᱭᱟ ᱟᱵᱚ ᱦᱚᱲ ᱞᱮᱝᱜᱩᱭᱮᱡᱽ ᱵᱷᱟᱥᱟ ᱦᱤᱥᱟᱹᱵ ᱦᱮᱸ, ᱛᱮ ᱦᱮᱸ, ᱦᱮᱸ᱾ ᱠᱤᱱᱛᱩ ᱵᱟᱝᱞᱟ ᱦᱤᱱᱫᱤ ᱤᱝᱞᱤᱥ ᱡᱮ ᱠᱳᱱᱳ ᱛᱮ ᱪᱟᱞᱟᱣ ᱞᱮᱱᱠᱷᱟᱱ ᱮᱠ ᱮᱠᱴᱤ ᱧᱩᱛᱩᱢ ᱢᱮᱱᱟᱜᱼᱟ ᱦᱮᱸ, ᱦᱮᱸ᱾ ᱚᱱᱠᱟ ᱞᱮᱠᱟᱛᱮ ᱢᱮᱱ ᱞᱮᱠᱷᱟᱱ ᱢᱟᱦᱟᱫᱮᱵ ᱟᱨ ᱯᱟᱨᱵᱚᱛᱤ ᱩᱱᱠᱤᱱᱟᱜ ᱢᱤᱫᱴᱮᱱ ᱯᱨᱚᱛᱤᱠ ᱪᱤᱱᱦᱚ ᱦᱤᱥᱟᱹᱵ ᱛᱮᱜᱮ ᱚᱱᱟ ᱫᱚ ᱢᱮᱱᱟᱜᱼᱟ ᱦᱮᱸ ᱟᱡᱚ ᱢᱟᱨᱟᱝ ᱜᱚᱢᱠᱮ ᱡᱚ ᱦᱟᱱᱰᱮ ᱤᱭᱟᱹ ᱤᱭᱟᱹ ᱤᱭᱟᱹ ᱵᱤᱧ ᱠᱚ ᱚᱨᱮ ᱠᱟᱱ ᱦᱟᱱᱟ ᱟᱲᱮ ᱫᱚ ᱚᱠᱚᱭ ᱠᱟᱱᱟ ᱠᱚ ᱱᱤᱭᱟᱹ ᱟᱲᱮ ᱫᱚ ᱚᱠᱚᱭ ᱠᱟᱱᱟ ᱥᱮ ᱚᱱᱟ ᱨᱮᱱᱟᱜ ᱱᱤᱭᱟᱹ ᱫᱚ ᱥᱚᱝᱠᱮᱛ ᱛᱮ ᱵᱟᱨᱭᱟ ᱜᱟᱱ ᱠᱟᱛᱷᱟ ᱨᱮᱜᱮᱧ ᱢᱩᱪᱟᱹᱫ ᱛᱟᱵᱚᱱᱟ ᱦᱮᱸ ᱱᱤᱭᱟᱹ ᱫᱚ ᱦᱩᱭᱩᱜ ᱠᱟᱱᱟ ᱡᱚᱠᱷᱚᱱ ᱥᱚᱛᱛᱚ ᱡᱩᱜᱽ ᱨᱮ ᱥᱚᱝᱥᱟᱨ ᱥᱨᱤᱥᱴᱤ ᱞᱟᱹᱜᱤᱫ ᱥᱚᱢᱩᱫᱨᱚ ᱢᱚᱱᱛᱷᱚᱱ ᱫᱮᱵ ᱟᱨ ᱫᱮᱵᱤ ᱢᱚᱫᱽᱫᱷᱮ ᱨᱮ ᱪᱤᱱᱛᱟᱹ ᱵᱷᱟᱵᱽᱱᱟ ᱦᱩᱭ ᱞᱮᱱᱟ ᱥᱚᱢᱩᱫᱨᱚ ᱢᱚᱱᱛᱷᱚᱱ ᱨᱮᱱᱟᱜ ᱠᱟᱛᱷᱟ ᱛᱚᱠᱷᱚᱱ ᱦᱚᱪᱪᱷᱮ ᱢᱚᱱᱩᱥᱭᱚ ᱡᱚᱱᱢᱚ ᱵᱚᱞᱛᱮ ᱫᱚ ᱢᱟᱱᱚᱵ ᱡᱚᱱᱢᱚ ᱵᱚᱞᱛᱮ ᱫᱚ ᱢᱟᱱᱩᱥ ᱫᱚ ᱵᱟᱠᱚ ᱛᱟᱦᱮᱸ ᱠᱟᱱᱟ ᱟᱵᱚ ᱦᱚᱲ ᱫᱚ ᱵᱟᱵᱚᱱ ᱛᱟᱦᱮᱸ ᱠᱟᱱᱟ ᱛᱚᱠᱷᱚᱱ ᱫᱚ ᱮᱠᱢᱟᱛᱨᱚ ᱫᱷᱟᱹᱨᱛᱤ ᱯᱩᱨᱤ ᱨᱮ ᱫᱮᱵ ᱟᱨ ᱫᱟᱱᱚᱵ ᱵᱚᱞᱛᱮ ᱵᱟᱨ ᱦᱚᱲ ᱜᱮᱠᱚ ᱛᱟᱦᱮᱸ ᱠᱟᱱᱟ ᱠᱚ ᱛᱚ ᱱᱩᱠᱩ ᱫᱮᱵ ᱟᱨ ᱫᱟᱱᱚᱵ ᱢᱚᱪᱟ ᱥᱮᱫ ᱫᱚ ᱫᱟᱱᱚᱵ ᱠᱚ ᱦᱟᱛᱟᱣ ᱠᱟᱫᱟ ᱛᱟᱭᱚᱢ ᱥᱮᱫ ᱫᱚ ᱫᱮᱵ ᱠᱚ ᱦᱟᱛᱟᱣ ᱠᱟᱫᱟ ᱤᱱᱠᱩ ᱜᱮᱵᱚᱱ ᱧᱮᱞᱮᱫ ᱠᱤᱱᱟ ᱴᱷᱤᱠ ᱜᱮᱭᱟ ᱟᱹᱰᱤ ᱱᱟᱯᱟᱭ ᱠᱟᱛᱷᱟ ᱡᱮ ᱵᱚᱞᱮ ᱢᱟᱹᱡᱷᱤ ᱛᱷᱟᱱ ᱟᱹᱰᱤ ᱵᱟᱹᱲᱤᱡ ᱠᱚ ᱛᱮᱭᱟᱨ ᱠᱟᱫᱟ ᱠᱮᱢᱮᱨᱟ ᱱᱚᱛᱮ ᱦᱤᱡᱩᱜ ᱢᱮ ᱟᱹᱰᱤ ᱵᱟᱹᱲᱤᱡ ᱠᱚ ᱥᱟᱡᱟᱣ ᱠᱟᱫᱟ ᱱᱤᱭᱟᱹ ᱵᱟᱸᱠᱟ ᱡᱮᱞᱟ ᱨᱮ ᱟᱨ ᱢᱟᱫᱟᱨ ᱵᱩᱨᱩ ᱠᱚ ᱢᱮᱛᱟᱜᱼᱟ ᱢᱟᱫᱟᱨ ᱯᱚᱨᱵᱚᱛ ᱠᱚ ᱢᱮᱛᱟᱜᱼᱟ ᱡᱳ ᱜᱮᱠᱚ ᱢᱮᱛᱟᱜᱼᱟ ᱟᱹᱰᱤ ᱱᱟᱯᱟᱭ ᱠᱟᱛᱷᱟ ᱟᱨ ᱡᱳ ᱫᱮᱞᱟ ᱵᱷᱤᱛᱨᱤ ᱧᱮᱞ ᱦᱚᱪᱚᱭᱮᱫ ᱯᱮᱭᱟᱧ ᱱᱟᱥᱮᱭᱟᱜ ᱱᱟᱥᱮᱭᱟᱜ ᱟᱨ ᱵᱷᱤᱛᱨᱤ ᱨᱮᱱᱟᱜ ᱤᱭᱟᱹ ᱥᱤᱱ ᱧᱮᱞ ᱯᱮ ᱛᱤᱱᱟᱹᱜ ᱵᱟᱛᱨᱟᱣ ᱠᱚ ᱥᱟᱡᱟᱣ ᱠᱟᱫᱟ ᱛᱤᱱᱟᱹᱜ ᱵᱟᱛᱨᱟᱣ ᱢᱮᱱᱟᱜᱼᱟ ᱟᱨ ᱵᱷᱤᱛᱤᱨ ᱥᱮᱫ ᱱᱟᱥᱮᱭᱟᱜ ᱪᱟᱞᱟᱜ ᱫᱚ ᱫᱤᱠᱠᱟᱹᱛ ᱧᱚᱜ ᱤᱧ ᱟᱹᱭᱠᱟᱹᱣᱫᱟ ᱮᱠ ᱢᱤᱱᱤᱴ ᱱᱟᱥᱮᱭᱟᱜ ᱤᱧ ᱛᱩᱫ ᱠᱟᱜ ᱞᱮᱜᱮ ᱦᱤᱡᱩᱜ ᱢᱮ ᱱᱚᱛᱮ ᱱᱟᱥᱮᱭᱟᱜ ᱟᱨ ᱱᱤᱝᱠᱟ ᱫᱚ ᱡᱟᱹᱱᱤᱡ ᱚᱠᱟ ᱨᱮᱦᱚᱸ ᱵᱟᱹᱧ ᱢᱮᱱᱟᱜ ᱜᱮᱭᱟ ᱟᱨ ᱠᱚ ᱡᱟᱭᱜᱟ ᱨᱮ ᱡᱷᱟᱲᱠᱷᱚᱸᱰ ᱨᱮᱦᱚᱸ ᱢᱮᱱᱟᱜ ᱜᱮᱭᱟ ᱞᱮᱠᱤᱱ ᱵᱤᱦᱟᱨ ᱨᱮᱫᱚ ᱯᱮᱦᱞᱤ ᱵᱟᱨ ᱱᱤᱝᱠᱟᱧ ᱧᱮᱞ ᱮᱫᱟ ᱟᱨ ᱟᱹᱰᱤ ᱨᱟᱹᱥᱠᱟᱹ ᱠᱟᱛᱷᱟ ᱡᱮ ᱵᱚᱞᱮ ᱱᱤᱭᱟᱹ ᱟᱵᱚ ᱥᱚᱢᱟᱡᱽ ᱞᱟᱹᱜᱤᱫ ᱛᱮ ᱵᱚᱞᱮ ᱢᱤᱫᱴᱮᱱ ᱯᱮᱦᱞᱮ ᱠᱟᱫᱚᱢ ᱠᱟᱱᱟ ᱥᱮ ᱟᱭᱢᱟ ᱫᱤᱱ ᱠᱷᱚᱱ ᱡᱚᱛᱚᱱ ᱡᱚᱜᱟᱣ ᱟᱹᱜᱩ ᱟᱠᱟᱫ ᱱᱤᱭᱟᱹ ᱢᱟᱹᱡᱷᱤ ᱛᱷᱟᱱ ᱠᱮᱢᱮᱨᱟ ᱢᱮᱱ ᱱᱚᱛᱮ ᱦᱤᱡᱩᱜ ᱢᱮ ᱱᱟᱥᱮᱭᱟᱜ ᱟᱨ ᱱᱚᱛᱮ ᱧᱮᱞ ᱢᱮ ᱛᱤᱱᱟᱹᱜ ᱵᱟᱹᱲᱤᱡ ᱤᱭᱟᱹ ᱥᱟᱡᱟᱣ ᱠᱟᱫᱟ ᱠᱚ ᱟᱹᱰᱤ ᱨᱟᱹᱥᱠᱟᱹ ᱠᱟᱛᱷᱟ ᱟᱨ ᱡᱮ ᱩᱱᱤ ᱫᱚ ᱢᱟᱨᱟᱝ ᱜᱚᱢᱠᱮᱧ ᱠᱩᱞᱤ ᱞᱮᱫᱮᱭᱟ ᱱᱤᱭᱟᱹ ᱨᱮᱱᱟᱜ ᱢᱟᱱᱮᱭ ᱞᱟᱹᱭᱟᱫ ᱵᱚᱱᱟ ᱡᱚᱛᱚ ᱞᱮᱠᱟᱱᱟᱜ ᱠᱟᱛᱷᱟ ᱟᱹᱰᱤ ᱨᱟᱹᱥᱠᱟᱹ ᱠᱟᱛᱷᱟ ᱟᱨ

ᱦᱤᱡᱩᱜ ᱛᱟᱵᱚᱱ ᱯᱮ ᱧᱟᱯᱟᱢᱚᱜ ᱯᱮ ᱤᱭᱟᱹ ᱧᱮᱞ ᱞᱟᱹᱜᱤᱫ ᱥᱮ ᱟᱵᱚᱣᱟᱜ ᱢᱟᱹᱡᱷᱤ ᱛᱷᱟᱱ ᱧᱮᱞ ᱞᱟᱹᱜᱤᱫ ᱦᱤᱡᱩᱜ ᱛᱟᱵᱚᱱ ᱯᱮ ᱡᱮᱞᱮᱧ ᱫᱤᱥᱚᱢ ᱠᱷᱚᱱ ᱥᱮ ᱡᱩᱫᱤ ᱟᱨ ᱠᱚ ᱦᱚᱲ ᱠᱚ ᱵᱟᱰᱟᱭ ᱫᱟᱲᱮᱭᱟᱜᱼᱟ ᱱᱤᱭᱟᱹ ᱡᱟᱫᱟ ᱥᱮ ᱡᱟᱫᱟ ᱥᱮᱭᱟᱨ ᱯᱮ ᱱᱤᱭᱟᱹ ᱵᱷᱤᱰᱤᱭᱳ ᱡᱟᱫᱟ ᱥᱮ ᱡᱟᱫᱟ ᱦᱚᱲ ᱠᱚ ᱵᱟᱰᱟᱭ ᱫᱟᱲᱮᱭᱟᱜᱼᱟ ᱱᱤᱭᱟᱹ ᱢᱟᱫᱟᱨ ᱯᱚᱨᱵᱚᱛ ᱨᱮ ᱢᱟᱹᱡᱷᱤ ᱛᱷᱟᱱ ᱟᱹᱰᱤ ᱵᱟᱹᱲᱤᱭᱟᱹ ᱠᱚ ᱥᱟᱡᱟᱣ ᱠᱟᱫᱟ ᱟᱹᱰᱤ ᱵᱟᱹᱲᱤᱭᱟᱹ ᱠᱚ ᱥᱟᱡᱟᱣ ᱞᱟᱹᱜᱤᱫ ᱟᱹᱰᱤ ᱵᱟᱹᱲᱤᱭᱟᱹ ᱠᱚ ᱰᱤᱡᱟᱭᱤᱱ ᱠᱟᱫᱟ ᱧᱮᱞᱚᱜ ᱠᱟᱱᱟ ᱟᱹᱰᱤ ᱨᱟᱹᱥᱠᱟᱹ ᱠᱟᱛᱷᱟ ᱟᱹᱰᱤ ᱨᱟᱹᱥᱠᱟᱹᱧ ᱟᱹᱭᱠᱟᱹᱣᱫᱟ ᱱᱤᱭᱟᱹ ᱱᱚᱰᱮ ᱡᱟᱭᱜᱟ ᱨᱮ ᱦᱮᱡ ᱠᱟᱛᱮᱫ ᱢᱟ ᱛᱚᱵᱮ ᱥᱟᱱᱟᱢ ᱠᱚᱜᱮ ᱤᱧ ᱛᱚᱨᱚᱯᱷ ᱠᱷᱚᱱ ᱡᱚᱦᱟᱨ ᱜᱮ ᱟᱨ ᱪᱟᱞᱟᱜ ᱪᱟᱞᱟᱜ ᱛᱤᱧ ᱢᱮᱱᱟ ᱵᱚᱞᱮ ᱢᱤᱫ ᱫᱷᱟᱣ ᱟᱞᱚᱯᱮ ᱢᱤᱥᱟ ᱵᱚᱞᱮ ᱯᱩᱨᱟᱹ ᱧᱮᱞ ᱯᱮ ᱟᱨ ᱡᱟᱫᱟ ᱥᱮ ᱡᱟᱫᱟ ᱥᱮᱭᱟᱨ ᱯᱮ ᱢᱟ ᱛᱚᱵᱮ ᱟᱹᱫᱤᱵᱟᱹᱥᱤ ᱱᱚᱣᱟ ᱦᱩᱫᱤᱥ ᱨᱮ ᱟᱨᱦᱚᱸ ᱵᱚᱱ ᱧᱟᱯᱟᱢᱚᱜᱼᱟ ᱮᱴᱟᱜ ᱵᱷᱤᱰᱤᱭᱳ ᱨᱮ ᱢᱟ ᱛᱚᱵᱮ ᱥᱟᱱᱟᱢ ᱠᱚ ᱤᱧ ᱛᱚᱨᱚᱯ ᱠᱷᱚᱱ ᱡᱚᱦᱟᱨ ᱜᱮ